ᱟᱫᱚ ᱡᱚᱠᱷᱚᱱ ᱥᱮᱸᱫᱽᱨᱟ ᱠᱚᱲᱟ ᱠᱚ ᱞᱟᱹᱭ ᱟᱠᱚ ᱠᱟᱱᱟ ᱵᱟᱝ ᱤᱧᱟᱹᱜ ᱛᱮᱨᱟᱝ ᱥᱟᱨ ᱜᱮ ᱠᱷᱮᱧᱪᱮᱨ ᱪᱟᱞᱟᱣᱮᱱᱟ ᱡᱤᱞ ᱠᱚᱞᱮ ᱠᱷᱚᱱ ᱫᱟᱫᱟ ᱤᱧᱟᱹᱜ ᱠᱚᱲᱟᱢ ᱨᱮ ᱥᱟᱨ ᱫᱚ ᱵᱟᱡᱟᱣᱮᱱᱟ ᱟᱫᱚ ᱢᱮᱛᱟᱣ ᱠᱟᱱᱟ ᱡᱤᱞ ᱫᱚ ᱵᱷᱤᱸᱫᱟᱹᱲ ᱟᱠᱟᱱᱟ ᱦᱟᱱᱟ ᱢᱮᱨᱟᱞ ᱵᱩᱴᱟᱹ ᱨᱮ ᱟᱨ ᱫᱟᱫᱟ ᱫᱚ ᱵᱷᱤᱸᱫᱟᱹᱲᱮᱱᱟ ᱱᱚᱣᱟ ᱛᱤᱨᱤᱞ ᱵᱩᱴᱟᱹ ᱛᱤᱨᱤᱞ ᱵᱩᱴᱟᱹ ᱨᱮ ᱟᱫᱚ ᱡᱚᱠᱷᱚᱱ ᱦᱚᱸ ᱩᱱᱠᱩ ᱥᱮᱸᱫᱽᱨᱟ ᱠᱚᱲᱟ ᱠᱚᱦᱚᱸ ᱟᱡ ᱫᱟᱫᱟ ᱵᱟᱧᱪᱟᱣ ᱞᱟᱹᱜᱤᱫ ᱡᱟᱦᱟᱸ ᱛᱤᱱᱟᱹᱜ ᱠᱚ ᱨᱤᱠᱟᱹ ᱠᱮᱫ ᱨᱮᱦᱚᱸ ᱢᱮᱱᱠᱷᱟᱱ ᱟᱡ ᱫᱟᱫᱟ ᱫᱚ ᱵᱟᱝ ᱠᱚ ᱵᱟᱧᱪᱟᱣ ᱫᱟᱲᱮᱭᱟᱫᱮ ᱜᱮᱭᱟ

ᱡᱚᱠᱷᱚᱱ ᱞᱟᱞ ᱥᱟᱠᱟᱢ ᱨᱮ ᱯᱚᱴᱚᱢ ᱠᱟᱛᱮ ᱟᱡᱤᱡ ᱵᱚᱠᱚᱛ ᱠᱚᱲᱟ ᱡᱟᱝ ᱵᱟᱦᱟ ᱠᱚ ᱮᱢᱟ ᱫᱮᱭᱟ ᱥᱮᱸᱫᱽᱨᱟ ᱠᱚᱲᱟ ᱢᱟᱠᱚ ᱵᱷᱤᱸᱫᱲᱟᱹᱣᱮᱱᱟ ᱥᱮᱸᱫᱽᱨᱟ ᱵᱤᱨ ᱠᱷᱚᱱ ᱠᱚ ᱨᱩᱣᱟᱹᱲ ᱦᱤᱡᱩᱜ ᱠᱟᱱᱟ ᱟᱡᱤᱡ ᱛᱤᱨᱤ ᱦᱚᱸ ᱟᱡᱟᱜ ᱠᱚᱭᱚᱜ ᱦᱚᱨ ᱨᱮᱜᱮ ᱢᱮᱱᱟᱭᱟ ᱥᱮᱸᱫᱽᱨᱟ ᱠᱚᱲᱟ ᱡᱚᱠᱷᱚᱱ ᱠᱚ ᱨᱩᱣᱟᱹᱲ ᱦᱤᱡᱩᱜ ᱠᱟᱱᱟ ᱡᱚᱛᱚ ᱥᱮᱸᱫᱽᱨᱟ ᱠᱚᱲᱟ ᱜᱮ ᱠᱩᱞᱤᱭᱮᱫ ᱠᱚᱣᱟᱭ ᱵᱟᱹᱵᱩ ᱟᱢ ᱫᱟᱫᱟ ᱫᱚ ᱛᱤᱱ ᱥᱟᱺᱜᱤᱧ ᱨᱮᱯᱮ ᱵᱟᱹᱜᱤ ᱟᱠᱟᱣᱟᱫᱮᱭᱟ ᱡᱚᱛᱚ ᱥᱮᱸᱫᱽᱨᱟ ᱠᱚᱲᱟ ᱜᱮᱠᱚ ᱢᱮᱱᱮᱜᱼᱟ ᱵᱟᱝ ᱟᱯᱮᱭᱤᱡ ᱫᱚᱭ ᱛᱟᱭᱱᱚᱢ ᱟᱠᱟᱱᱟ ᱦᱤᱡᱩᱜ ᱠᱟᱱ ᱜᱮᱭᱟ ᱡᱚᱛᱚ ᱡᱚᱠᱷᱚᱱ ᱚᱱᱠᱟ ᱜᱮᱠᱚ ᱢᱮᱱᱮᱜᱼᱟ ᱢᱮᱱᱠᱷᱟᱱ ᱪᱟᱸᱫᱚ ᱦᱚᱸ ᱡᱷᱤᱨ ᱡᱷᱤᱨᱮ ᱦᱟᱹᱥᱩᱨᱚᱜ ᱠᱟᱱ ᱨᱮᱦᱚᱸ ᱟᱡᱤᱡ ᱦᱚᱲ ᱫᱚ ᱵᱟᱭ ᱧᱮᱞᱚᱜ ᱠᱟᱱᱟ ᱟᱡᱟᱜ ᱢᱚᱱᱮ ᱨᱮ ᱟᱹᱰᱤ ᱜᱟᱱ ᱠᱩᱠᱞᱤ ᱦᱤᱡᱩᱜ ᱠᱟᱱᱟ ᱵᱟᱝ ᱫᱚ ᱵᱤᱨ ᱵᱩᱨᱩ ᱨᱮ ᱪᱮᱫ ᱪᱚ ᱚᱜᱷᱚᱴᱚᱱ ᱜᱷᱚᱴᱟᱣᱮᱱ ᱵᱟᱝ ᱫᱚ ᱫᱟᱜ ᱛᱮᱛᱟᱝ ᱛᱮ ᱵᱟᱝ ᱫᱚ ᱨᱮᱸᱜᱮᱡ ᱡᱟᱞᱟ ᱛᱮ ᱵᱟᱝ ᱫᱚ ᱦᱚᱲᱢᱚ ᱞᱟᱸᱜᱟ ᱛᱮ ᱚᱠᱟ ᱫᱟᱨᱮ ᱵᱩᱴᱟᱹ ᱨᱮ ᱪᱚ ᱯᱟᱞᱮ ᱫᱩᱲᱩᱵ ᱡᱤᱨᱟᱹᱣ ᱟᱠᱟᱱ ᱛᱮ ᱟᱞᱮ ᱛᱚ ᱱᱤᱛᱚᱜ ᱟᱡ ᱵᱟᱭ ᱦᱤᱡᱩᱜ ᱠᱟᱱᱟ ᱪᱟᱸᱫᱚ ᱡᱚᱠᱷᱚᱱ ᱡᱷᱤᱨ ᱡᱷᱤᱨᱮ ᱦᱟᱹᱥᱩᱨᱚᱜ ᱠᱟᱱ ᱨᱮᱦᱚᱸ ᱟᱡᱤᱡ ᱦᱚᱲ ᱵᱟᱭ ᱧᱮᱞᱚᱜ ᱠᱟᱱᱟ ᱢᱮᱱᱠᱷᱟᱱ ᱟᱡᱤᱡ ᱵᱚᱠᱚᱛ ᱠᱚᱲᱟ ᱢᱮᱫ ᱠᱷᱚᱱ ᱢᱮᱫ ᱫᱟᱜ ᱛᱟᱭ ᱡᱚᱨᱚᱜ ᱠᱟᱱᱟ ᱦᱤᱲᱤᱨ ᱦᱤᱲᱤᱨ ᱟᱨ ᱩᱱᱤ ᱦᱚᱸ ᱟᱹᱰᱤ ᱦᱤᱢᱟᱹᱞ ᱜᱚᱨᱚᱡᱽ ᱮ ᱦᱤᱡᱩᱜ ᱠᱟᱱᱟ ᱡᱚᱠᱷᱚᱱ ᱚᱲᱟᱜ ᱮ ᱥᱮᱴᱮᱨᱮᱱ ᱛᱟᱨᱟ ᱠᱷᱟᱱ ᱜᱮ ᱟᱫᱚ ᱟᱡ ᱦᱤᱞᱤ